ᱛᱮᱦᱮᱧ ᱟᱵᱚ ᱡᱷᱟᱲᱠᱷᱚᱸᱰ ᱯᱚᱱᱚᱛ ᱨᱮ ᱟᱹᱰᱤ ᱨᱚᱠᱚᱢ ᱥᱚᱲᱭᱚᱱᱛᱨᱚ ᱪᱟᱞᱟᱜ ᱠᱟᱱᱟ ᱟᱹᱰᱤ ᱨᱚᱠᱚᱢ ᱮᱲᱮ ᱜᱩᱲᱤᱡ ᱠᱚ ᱞᱟᱹᱭᱫᱟ ᱡᱟᱦᱟᱸ ᱠᱷᱟᱹᱛᱤᱨ ᱡᱷᱟᱲᱠᱷᱚᱸᱰ ᱵᱮᱱᱟᱣ ᱞᱮᱱᱟ ᱡᱟᱦᱟᱸ ᱞᱟᱹᱜᱤᱫ ᱛᱮ ᱡᱷᱟᱲᱠᱷᱚᱸᱰ ᱵᱮᱱᱟᱣ ᱠᱟᱱᱟ ᱩᱱᱠᱩ ᱦᱚᱲ ᱜᱮ ᱱᱚᱣᱟ ᱡᱷᱟᱲᱠᱷᱚᱸᱰ ᱨᱮᱭᱟᱜ ᱟᱹᱭᱫᱟᱹᱨᱤ ᱠᱚᱠᱚ ᱯᱩᱪᱩᱡ ᱟᱠᱟᱱᱟ ᱢᱮᱱᱫᱚ ᱡᱟᱦᱟᱸᱭ ᱟᱥᱚᱞ ᱠᱟᱱᱟᱭ ᱩᱱᱤᱭᱟᱜ ᱜᱮ ᱪᱮᱫ ᱵᱟᱹᱱᱩᱜ ᱛᱟᱭᱟ ᱩᱱᱤ ᱜᱮ ᱛᱮᱦᱮᱧ ᱚᱞ ᱯᱟᱲᱦᱟᱣ ᱨᱮᱭᱟᱜ ᱫᱟᱣ ᱵᱟᱭ ᱧᱟᱢ ᱟᱠᱟᱫᱼᱟ ᱟᱭᱟᱜ ᱡᱟᱱᱟᱢ ᱟᱲᱟᱝ ᱛᱮ ᱚᱞᱚᱜ ᱨᱮᱭᱟᱜ ᱥᱮ ᱯᱟᱲᱦᱟᱜ ᱨᱮᱭᱟᱜ ᱢᱤᱫᱴᱟᱝ ᱥᱠᱩᱞ ᱦᱚᱸ ᱵᱟᱹᱱᱩᱜ ᱛᱟᱭᱟ ᱚᱱᱟ ᱠᱷᱟᱹᱛᱤᱨ ᱛᱮᱦᱮᱧ ᱟᱵᱚ ᱡᱷᱟᱨᱠᱷᱚᱸᱰᱤ ᱥᱮ ᱥᱟᱱᱛᱟᱲ ᱠᱚ ᱟᱹᱰᱤ ᱨᱟᱸᱜᱟᱣᱱᱟ ᱠᱚ ᱩᱫᱩᱜ ᱮᱫᱟ ᱪᱮᱫᱟᱜ ᱥᱮ ᱛᱮᱦᱮᱧ ᱡᱷᱟᱨᱠᱷᱚᱸᱰ ᱵᱮᱱᱟᱣ ᱞᱮᱱᱟ ᱟᱹᱫᱤᱵᱟᱹᱥᱤ ᱞᱟᱹᱜᱤᱫ ᱛᱮ ᱟᱨ ᱟᱹᱫᱤᱵᱟᱹᱥᱤ ᱞᱟᱹᱜᱤᱫ ᱟᱹᱫᱤᱵᱟᱹᱥᱤᱭᱟᱜ ᱨᱟᱡᱽ ᱞᱟᱹᱜᱤᱫ ᱟᱹᱫᱤᱵᱟᱹᱥᱤᱭᱟᱜ ᱵᱷᱟᱥᱟ ᱟᱹᱫᱤᱵᱟᱹᱥᱤᱭᱟᱜ ᱯᱟᱹᱨᱥᱤ ᱟᱹᱫᱤᱵᱟᱹᱥᱤᱭᱟᱜ ᱚᱞ ᱵᱟᱝ ᱪᱟᱹᱞᱩᱜ ᱠᱟᱱᱟ ᱱᱚᱣᱟ ᱠᱷᱟᱹᱛᱤᱨ ᱛᱮ ᱛᱮᱦᱮᱧ ᱱᱩᱠᱩ ᱱᱩᱠᱩ ᱵᱟᱠᱤ ᱵᱤᱦᱟᱨᱤ ᱟᱨ ᱠᱤᱨᱚᱱ ᱠᱩᱢᱟᱨ ᱯᱟᱹᱥᱤᱭᱟᱜ ᱡᱟᱦᱟᱸ ᱯᱩᱛᱞᱟᱹ ᱞᱮ ᱫᱚᱦᱚᱱ ᱫᱟ ᱱᱩᱭ ᱱᱚᱣᱟ ᱛᱮᱦᱮᱧ ᱦᱩᱫᱤᱥ ᱢᱟ ᱱᱚᱣᱟ ᱛᱮᱦᱮᱧ ᱯᱩᱛᱞᱟᱹ ᱞᱮ ᱫᱚᱦᱚᱱ ᱠᱮᱫ ᱛᱟᱭᱟ ᱡᱩᱫᱤ ᱱᱚᱣᱟ ᱠᱚᱭ ᱵᱤᱨᱳᱫᱟ ᱛᱟᱦᱞᱮ ᱱᱚᱰᱮ ᱠᱷᱚᱱ ᱞᱮ ᱞᱟᱜᱟ ᱰᱤᱜᱽᱞᱟᱹᱣᱮᱭᱟ ᱡᱷᱟᱲᱠᱷᱚᱸᱰ ᱠᱷᱚᱱ ᱢᱟ ᱮᱱᱠᱷᱟᱱ ᱵᱤᱥᱥᱚ ᱠᱚ ᱵᱟᱵᱟ ᱠᱚ ᱟᱨ ᱢᱟᱹᱡᱷᱤ ᱵᱟᱵᱟ ᱡᱚᱠᱚ ᱯᱟᱹᱴᱷᱩᱣᱟᱹ ᱠᱚ ᱟᱞᱮ ᱥᱮᱢᱞᱮᱫ ᱯᱟᱦᱴᱟ ᱥᱮᱫ ᱠᱷᱚᱱ ᱥᱟᱱᱟᱢ ᱠᱚ ᱞᱮᱥᱟᱲᱦᱮᱫ ᱡᱚᱦᱟᱨ ᱟᱨ ᱱᱚᱝᱠᱟ ᱜᱮ ᱡᱩᱫᱤ ᱟᱵᱚ ᱵᱤᱨᱳᱫᱷ ᱨᱮ ᱡᱟᱦᱟᱸᱭ ᱥᱟᱱᱛᱟᱞᱤ ᱯᱟᱹᱨᱥᱤ ᱵᱤᱨᱳᱫᱷ ᱨᱮ ᱥᱟᱱᱛᱟᱞᱤ ᱚᱞᱪᱤᱠᱤ ᱵᱤᱨᱳᱫᱷ ᱨᱮ ᱡᱟᱦᱟᱸᱭ ᱞᱟᱹᱭᱟ ᱩᱱᱤ ᱫᱚ ᱱᱚᱰᱮ ᱜᱮᱵᱚᱱ ᱱᱚᱝᱠᱟ ᱪᱮᱫ ᱞᱮᱠᱟ ᱵᱚᱱ ᱟᱛᱟᱨ ᱠᱮᱫᱟ ᱫᱚ ᱥᱟᱹᱨᱤ ᱥᱟᱹᱨᱤ ᱢᱟᱜ ᱜᱚᱡ ᱠᱟᱛᱮ ᱵᱚᱱ ᱟᱛᱟᱨᱮᱭᱟ ᱟᱫᱚ ᱱᱤᱭᱟᱹ ᱠᱚ ᱢᱮᱱ ᱠᱟᱛᱮ ᱜᱤᱧ ᱢᱩᱪᱟᱹᱫ ᱮᱫ ᱛᱟᱵᱚᱱᱟ ᱢᱟ ᱥᱟᱱᱟᱢ ᱠᱚ ᱡᱚᱦᱟᱨ